ᱯᱩᱭᱞᱩ ᱨᱮ ᱥᱟᱱᱟᱢ ᱠᱚᱜᱮ ᱡᱚᱦᱟᱨ ᱤᱧ ᱯᱟᱥᱴᱟ ᱥᱮᱫ ᱠᱷᱚᱱ ᱟᱨ ᱟᱥᱟᱭᱤᱧ ᱥᱟᱱᱟᱢ ᱠᱚᱜᱮ ᱱᱟᱯᱟᱭ ᱜᱮ ᱢᱮᱱᱟᱜ ᱯᱮ ᱛᱟᱵᱚᱱᱟ ᱟᱨ ᱤᱧ ᱦᱚᱸ ᱱᱚᱜᱼᱚᱭ ᱯᱩᱨᱟᱹ ᱴᱷᱤᱠ ᱴᱷᱟᱠ ᱜᱮ ᱢᱤᱱᱟᱹᱧᱟ ᱱᱚᱜᱼᱚᱭ ᱱᱟᱯᱟᱭ ᱜᱮ ᱢᱤᱱᱟᱹᱧᱟ ᱛᱚ ᱟᱹᱰᱤ ᱵᱤᱡᱤ ᱨᱤᱧ ᱛᱟᱦᱮᱸ ᱠᱟᱱᱟ ᱵᱚᱸᱜᱟ ᱵᱩᱨᱩ ᱵᱟᱲᱟᱭᱮᱱᱟᱞᱮ ᱥᱚᱦᱨᱟᱭ ᱥᱚᱦᱨᱟᱭ ᱢᱮᱱᱫᱚ ᱜᱚᱲᱟ ᱵᱚᱸᱜᱟᱭᱮᱱᱟᱞᱮ ᱟᱫᱚ ᱟᱹᱰᱤ ᱵᱷᱤᱲ ᱵᱷᱟᱲ ᱨᱤᱧ ᱛᱟᱦᱮᱸ ᱠᱟᱱᱟ ᱚᱱᱟᱛᱮ ᱵᱷᱤᱰᱤᱭᱳ ᱠᱚ ᱵᱟᱹᱧ ᱟᱹᱜᱩ ᱫᱟᱲᱮ ᱠᱟᱣᱟ ᱛᱚ ᱛᱮᱦᱮᱧᱟᱜ ᱵᱷᱤᱰᱤᱭᱳ ᱨᱮᱫᱚ ᱱᱟᱦᱟᱜ ᱵᱚᱸᱜᱟ ᱵᱩᱨᱩᱭ ᱱᱟᱞᱮ ᱚᱱᱟ ᱠᱚ ᱜᱮ ᱱᱟᱦᱟᱜ ᱠᱷᱟᱴᱚ ᱢᱟᱪᱷᱟ ᱠᱞᱤᱯ ᱠᱚᱧ ᱩᱫᱩᱜ ᱟᱯᱮ ᱛᱟᱵᱚᱱᱟ ᱟᱨ ᱟᱹᱰᱤ ᱵᱷᱤᱲ ᱵᱷᱟᱲ ᱨᱤᱧ ᱛᱟᱦᱮᱸ ᱠᱟᱱ ᱛᱮ ᱱᱟᱦᱟᱜ ᱵᱷᱤᱰᱤᱭᱳ ᱠᱚ ᱵᱟᱹᱧ ᱥᱩᱴ ᱫᱟᱲᱮ ᱠᱟᱣᱟ ᱚᱱᱟᱛᱮ ᱵᱤᱡᱤ ᱨᱮᱢ ᱛᱟᱦᱮᱱ ᱠᱷᱟᱱ ᱟᱨ ᱥᱚᱢᱚᱭ ᱠᱚ ᱵᱟᱝᱠᱷᱟᱱ ᱪᱤᱠᱟᱹᱢ ᱥᱩᱴᱟ ᱛᱚ ᱫᱮᱞᱟᱵᱚᱱ ᱛᱚᱵᱮ ᱵᱟᱝ ᱵᱤᱞᱚᱢ ᱠᱟᱛᱮ ᱚᱱᱟ ᱯᱮᱲᱟ ᱠᱚᱠᱚ ᱦᱮᱡ ᱥᱮᱴᱮᱨ ᱞᱮᱱ ᱛᱟᱦᱮᱱᱟ ᱩᱱᱠᱩ ᱠᱚᱜᱮ ᱱᱟᱦᱟᱜ ᱪᱮᱫ ᱞᱮᱠᱟ ᱚᱱᱟ ᱠᱚᱜᱮᱧ ᱧᱮᱞ ᱦᱚᱪᱚ ᱵᱚᱱᱟ ᱛᱚᱵᱮ ᱵᱟᱝ ᱵᱤᱞᱚᱢ ᱠᱟᱛᱮ ᱫᱮᱞᱟᱝ ᱵᱚᱱ ᱞᱟᱦᱟ ᱥᱮᱱ ᱵᱷᱤᱰᱤᱭᱳ ᱯᱩᱨᱟᱹ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱟᱨ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱵᱥᱠᱨᱟᱭᱤᱵ ᱛᱟᱵᱚᱱ ᱯᱮ ᱫᱮᱞᱟᱝ ᱵᱚᱱ ᱛᱚᱵᱮ ᱵᱷᱤᱰᱤᱭᱳ ᱞᱟᱦᱟ ᱥᱮᱱ ᱵᱚᱱ ᱮᱛᱚᱦᱚᱵ ᱠᱟᱜ ᱜᱮ

ᱡᱩᱴᱤ ᱪᱮᱫ ᱠᱚ ᱪᱮᱫ ᱠᱚ ᱡᱩᱴᱤᱡ ᱵᱤᱴᱤ ᱱᱚᱛᱮ ᱠᱚᱭᱚᱜ ᱢᱮ ᱱᱚᱛᱮ ᱡᱩᱴᱤᱡ ᱡᱚᱢ ᱛᱮ ᱵᱷᱤᱲ ᱠᱟᱱᱟᱭ ᱟᱨ ᱱᱩᱠᱩ ᱱᱚᱣᱟ ᱫᱷᱟᱨᱮ ᱯᱩᱨᱟᱹ ᱡᱚᱢ ᱠᱚ ᱪᱷᱩᱴᱟᱹᱣ ᱠᱟᱱᱟ ᱱᱩᱠᱩ ᱱᱩᱠᱩ ᱮᱠᱮᱱ ᱦᱤᱨᱳ ᱠᱟᱱᱟ ᱠᱚ ᱯᱩᱨᱟᱹ ᱢᱟᱨᱟᱝ ᱢᱟᱨᱟᱝ ᱪᱟᱦᱟᱯ ᱯᱮ ᱚᱸᱰᱮ ᱠᱚ ᱧᱮᱞ ᱧᱟᱢ ᱯᱮᱭᱟ ᱱᱟᱦᱟᱜ ᱦᱮᱸᱥᱮ

ᱟᱨ ᱱᱩᱭ ᱱᱚᱣᱟ ᱢᱩᱪᱟᱹᱫ ᱨᱮ ᱫᱩᱲᱩᱵ ᱟᱠᱟᱱᱟᱭ ᱧᱮᱞᱮ ᱯᱮ ᱱᱩᱭ ᱫᱚ ᱦᱟᱹᱱᱤ ᱨᱟᱹᱱᱩ ᱵᱟᱞᱟ ᱡᱷᱤ ᱠᱟᱱ ᱛᱟᱵᱚᱱᱟᱭ ᱞᱟᱦᱟ ᱵᱷᱤᱰᱤᱭᱳ ᱨᱮ ᱡᱟᱦᱟᱸᱧ ᱫᱮᱠᱷᱟᱣᱟᱫ ᱯᱮ ᱛᱟᱦᱮᱱᱟ ᱱᱚᱛᱮ ᱠᱚᱭᱚᱜ ᱡᱚᱝ ᱢᱮ ᱟᱨ ᱠᱩᱢᱟᱹ ᱢᱟ ᱵᱟᱢ ᱟᱹᱜᱩ ᱞᱮᱫᱮᱭᱟ ᱮᱠᱞᱟ ᱜᱮᱢ ᱦᱮᱡ ᱮᱱᱟ ᱦᱤᱡᱩᱜ ᱠᱟᱱᱟᱭ ᱠᱩᱢᱟᱹ ᱥᱮᱴᱮᱨᱚᱜ ᱠᱟᱱᱟᱭ ᱦᱮᱸ ᱦᱤᱡᱩᱜ ᱠᱟᱱᱟᱭ ᱛᱚ ᱵᱟᱠᱷᱟᱱ ᱠᱩᱢᱟᱹ ᱵᱟᱠᱷᱨᱟ ᱠᱚᱞᱮ ᱮᱢᱟᱢᱟ ᱱᱟᱜ ᱵᱟᱝ ᱦᱤᱡᱩᱜ ᱠᱟᱱᱟ ᱦᱳᱭ ᱛᱚ Gracias. ᱟᱨ ᱱᱚᱣᱟ ᱫᱷᱟᱨᱮ ᱫᱚ ᱵᱟᱨᱭᱟ ᱵᱤᱴᱤ ᱛᱤᱠᱤᱱ ᱢᱮᱱᱟᱜ ᱠᱤᱱᱟ ᱯᱩᱨᱟᱹ ᱡᱚᱢ ᱠᱤᱱ ᱪᱷᱩᱴᱟᱹᱣ ᱠᱟᱱᱟ ᱟᱨ ᱵᱤᱴᱤ ᱢᱟ ᱯᱩᱨᱟᱹ ᱮᱠᱫᱚᱢ ᱥᱮᱬᱟ ᱥᱮᱬᱟ ᱠᱩᱴᱤ ᱧᱟᱢ ᱟᱠᱟᱫ ᱱᱩᱭ ᱧᱮᱞ ᱯᱮ ᱪᱮᱫ ᱠᱚᱠᱚ ᱮᱢ ᱟᱠᱟᱫ ᱢᱮᱭᱟ ᱵᱤᱴᱤ ᱯᱩᱨᱟᱹ ᱞᱮᱴᱚ ᱟᱨ ᱡᱤᱞ ᱩᱛᱩ ᱟᱨ ᱱᱚᱣᱟ ᱫᱚ ᱫᱟᱠᱟ ᱱᱚᱜᱼᱚᱭ ᱛᱚᱨᱟ ᱡᱩᱴᱤᱡ ᱠᱚ ᱵᱤᱴᱤ ᱡᱩᱴᱤᱡ ᱦᱮᱸ ᱡᱩᱨᱛᱮ ᱞᱟᱹᱭ ᱢᱮ ᱟᱢ ᱡᱩᱴᱤ ᱵᱟᱝᱜᱮ ᱱᱚᱛᱮ ᱠᱚᱭᱚᱜ ᱠᱟᱛᱮ ᱞᱟᱹᱭ ᱢᱮ ᱱᱚᱛᱮ ᱠᱚᱭᱚᱜ ᱠᱟᱛᱮ ᱮ ᱞᱟᱡᱟᱜ ᱠᱟᱱᱟᱭ ᱟᱞᱚᱯᱮ ᱞᱟᱡᱟᱜᱼᱟ ᱯᱩᱨᱟᱹ ᱡᱚᱢ ᱛᱟᱵᱚᱱ ᱯᱮ ᱦᱳᱭᱥᱮ ᱯᱩᱨᱟᱹ ᱡᱚᱢ ᱠᱚ ᱪᱷᱩᱴᱟᱹᱣ ᱟᱠᱟᱱᱟ ᱱᱩᱠᱩ ᱟᱨ ᱱᱩᱠᱩ ᱫᱚ ᱵᱟᱹᱵᱩ ᱛᱮᱠᱚ ᱱᱚᱣᱟ ᱯᱟᱥᱴᱟ ᱠᱚ ᱫᱩᱲᱩᱵ ᱟᱠᱟᱱᱟ ᱟᱨ ᱢᱮᱱ ᱦᱤᱨᱳ ᱫᱚ ᱱᱩᱜᱼᱩ ᱱᱩᱭᱴᱟᱜ ᱠᱟᱱᱟ ᱱᱩᱭ ᱱᱩᱭ ᱧᱮᱞ ᱪᱤᱱᱦᱟᱹᱭ ᱛᱟᱵᱚᱱ ᱯᱮ ᱱᱚᱛᱮ ᱠᱚᱭᱚᱜ ᱢᱮ ᱦᱮᱸ ᱩᱛᱩ ᱠᱚ ᱡᱩᱴᱤᱡ ᱪᱮᱫ ᱡᱤᱞ ᱥᱟᱞᱟᱜ ᱮᱢ ᱡᱚᱢᱮᱜᱼᱟ ᱪᱮᱫ ᱡᱤᱞ ᱥᱟᱞᱟᱜ ᱮᱢ ᱡᱚᱢᱮᱜᱼᱟ ᱞᱟᱹᱭ ᱢᱮ ᱦᱮᱸ ᱪᱮᱫ ᱡᱤᱞ ᱥᱩᱠᱨᱤ ᱡᱤᱞ ᱴᱷᱤᱠ ᱟᱨ ᱱᱩᱭ ᱫᱚ ᱯᱷᱚᱜᱽᱲᱟ ᱦᱤᱨᱳ ᱠᱟᱱ ᱛᱟᱞᱮᱭᱟᱭ ᱰᱟᱴᱟ ᱠᱚ ᱵᱟᱹᱱᱩᱜ ᱛᱟᱭ ᱨᱮᱦᱚᱸ ᱯᱩᱨᱟᱹᱭ ᱯᱚᱦᱚᱭᱮᱜᱼᱟ ᱞᱟᱡᱟᱜ ᱠᱟᱱᱟ ᱦᱮᱸ ᱧᱮᱞ ᱧᱟᱢᱮᱫ ᱢᱮ ᱫᱚᱠᱚ ᱦᱟᱯᱮ ᱥᱮ ᱱᱟᱜ ᱟᱞᱚᱢ ᱪᱤᱱᱛᱟᱹᱭᱟ ᱮ ᱵᱩᱲᱦᱤ ᱠᱟᱴᱠᱚᱢ ᱥᱮ ᱚᱠᱚᱭᱟ ᱮᱠᱫᱚᱢ ᱵᱮᱲᱟ ᱵᱮᱲᱤ ᱨᱮ ᱛᱷᱟᱹᱨᱤ ᱠᱚ ᱚᱰᱚᱠ ᱠᱮᱫ ᱫᱚ ᱟᱨ ᱱᱚᱣᱟ ᱯᱟᱥᱴᱟ ᱫᱚ ᱱᱤᱛᱚᱜ ᱜᱮ ᱯᱮᱲᱟ ᱠᱚᱠᱚ ᱥᱮᱴᱮᱨ ᱟᱠᱟᱱᱟ

ᱯᱩᱨᱟᱹ ᱡᱚᱢ ᱠᱚ ᱪᱷᱩᱴᱟᱹᱣ ᱠᱟᱱᱟ ᱟᱨ ᱱᱚᱛᱮ ᱨᱮᱫᱚ ᱢᱮᱱᱟᱜ ᱠᱚᱣᱟ ᱱᱩᱭ ᱫᱚ ᱠᱟᱱᱟᱭ ᱦᱩᱰᱤᱧ ᱵᱟ ᱢᱩᱪᱟᱹᱫ ᱩᱛᱟᱹᱨ ᱨᱮ ᱟᱨ ᱱᱚᱛᱮ ᱠᱟᱹᱴᱤᱡ ᱠᱚᱭᱚᱜ ᱧᱚᱜ ᱢᱮ